ᱡᱚᱦᱟᱨ ᱜᱮ ᱫᱤᱥᱚᱢ ᱯᱮᱲᱟ ᱠᱚ ᱟᱨ ᱱᱚᱜᱼᱚᱭ ᱱᱤᱛᱚᱜ ᱦᱮᱡ ᱥᱮᱴᱮᱨ ᱦᱩᱭ ᱠᱟᱱᱟ ᱵᱚᱲᱟᱜᱚᱲᱟ ᱯᱨᱚᱠᱷᱚᱸᱰ ᱨᱮᱱᱟᱜ ᱢᱟᱱᱥᱤᱢᱩᱲᱤᱭᱟᱹ ᱫᱤᱥᱚᱢ ᱵᱟᱦᱟ ᱵᱚᱸᱜᱟ ᱱᱚᱰᱮ ᱡᱟᱦᱮᱨ ᱜᱟᱲ ᱟᱠᱷᱲᱟ ᱛᱮ ᱛᱚ ᱫᱮᱞᱟ ᱵᱚᱱ ᱱᱚᱰᱮ ᱦᱮᱡ ᱥᱮᱴᱮᱨ ᱠᱟᱛᱮ ᱱᱚᱰᱮ ᱦᱮᱡ ᱥᱮᱴᱮᱨ ᱠᱟᱱᱟ ᱠᱚ ᱡᱟᱦᱟᱸ ᱛᱤᱱᱟᱹᱜ ᱱᱟᱦᱟᱜ ᱱᱩᱠᱩ ᱧᱮᱧᱮᱞᱤᱭᱟᱹ ᱵᱚᱭᱦᱟ ᱢᱤᱥᱤ ᱠᱚ ᱩᱱᱠᱩ ᱠᱚᱴᱷᱮᱱ ᱜᱮ ᱛᱮᱦᱮᱧ ᱟᱵᱚ ᱥᱟᱶᱛᱟ ᱨᱮᱱᱟᱜ ᱠᱩᱠᱞᱤ ᱵᱚᱱ ᱟᱹᱜᱩ ᱠᱟᱜᱼᱟ ᱩᱱᱠᱩ ᱠᱚᱴᱷᱮᱱ ᱠᱷᱚᱱᱟᱜ ᱜᱮ ᱱᱚᱣᱟ ᱥᱟᱶᱛᱟ ᱨᱮᱱᱟᱜ ᱠᱩᱠᱞᱤ ᱵᱚᱱ ᱟᱸᱡᱚᱢ ᱥᱮᱱ ᱞᱮᱜᱮ ᱛᱚ ᱫᱮᱞᱟ ᱵᱚᱱ ᱵᱮᱥᱤ ᱵᱟᱝ ᱯᱟᱨᱚᱢ ᱠᱟᱛᱮ ᱛᱮᱦᱮᱧᱟᱜ ᱵᱷᱤᱰᱤᱭᱳ ᱵᱚᱱ ᱮᱛᱚᱦᱚᱵ ᱠᱟᱜ ᱞᱮᱜᱮ ᱢᱮᱱᱠᱷᱟᱱ ᱥᱟᱱᱟᱢ ᱠᱚ ᱡᱚᱦᱟᱨ ᱱᱚᱜᱼᱚᱭ ᱱᱤᱛᱚᱜ ᱵᱚᱱ ᱧᱮᱞᱮᱫ ᱛᱟᱵᱚᱱᱟ ᱵᱚᱦᱲᱟᱜᱚᱲᱟ ᱯᱨᱚᱠᱷᱚᱸᱰ ᱨᱮᱱᱟᱜ ᱢᱟᱱᱥᱤᱢᱩᱲᱤᱭᱟᱹ ᱫᱤᱥᱚᱢ ᱵᱟᱦᱟ ᱵᱚᱸᱜᱟ ᱛᱮ ᱦᱮᱡ ᱥᱮᱴᱮᱨ ᱦᱩᱭ ᱠᱟᱱᱟ ᱟᱨ ᱱᱚᱰᱮ ᱡᱟᱦᱟᱸ ᱛᱤᱱᱟᱹᱜ ᱜᱮ ᱫᱤᱥᱚᱢ ᱨᱮᱱ ᱵᱚᱭᱦᱟ ᱠᱚ ᱦᱮᱡ ᱥᱮᱴᱮᱨ ᱠᱟᱱ ᱛᱟᱵᱚᱱᱟ ᱥᱟᱶᱛᱮ ᱱᱟᱪᱚᱱᱤᱭᱟᱹ ᱠᱚ ᱢᱟᱹᱫᱟᱹᱲᱤᱭᱟᱹ ᱠᱚᱠᱚ ᱦᱮᱡ ᱥᱮᱴᱮᱨ ᱠᱟᱱ ᱛᱟᱵᱚᱱᱟ ᱟᱨ ᱩᱱᱠᱩ ᱠᱚᱜᱮ ᱱᱚᱜᱼᱚᱸᱭ ᱱᱚᱝᱠᱟ ᱠᱚ ᱵᱷᱤᱲ ᱠᱟᱱ ᱛᱟᱵᱚᱱᱟ ᱱᱚᱛᱮ ᱧᱮᱞ ᱠᱚ ᱛᱟᱵᱚᱱ ᱯᱮ ᱱᱚᱣᱟ ᱫᱷᱟᱨᱮ ᱛᱮ ᱯᱩᱨᱟᱹ ᱵᱷᱤᱲ ᱦᱟᱸᱜ ᱠᱚ ᱧᱮᱞᱚᱜ ᱠᱟᱱ ᱛᱟᱵᱚᱱᱟ ᱦᱮᱸ ᱥᱮ ᱱᱚᱜᱼᱚᱸᱭ ᱱᱚᱝᱠᱟ ᱯᱩᱨᱟᱹ ᱧᱮᱞ ᱯᱮ ᱛᱟᱵᱚᱱ ᱯᱮ ᱯᱩᱨᱟᱹ ᱵᱷᱤᱲ ᱟᱨ ᱱᱩᱱᱟᱹᱜ ᱨᱟᱹᱥᱠᱟᱹ ᱛᱮᱠᱚ ᱱᱚᱰᱮ ᱠᱚ ᱦᱮᱡ ᱠᱟᱱᱟ ᱮᱱᱮᱡ ᱥᱮᱨᱮᱧ ᱞᱟᱹᱜᱤᱫ ᱛᱮ ᱛᱚ ᱚᱱᱟ ᱠᱚᱵᱚᱱ ᱧᱮᱞ ᱧᱮᱞ ᱥᱟᱸᱜᱮ ᱠᱚᱣᱟ ᱟᱨ ᱡᱟᱦᱟᱸ ᱨᱮᱠᱚ ᱵᱚᱸᱜᱟᱼᱵᱩᱨᱩ ᱠᱟᱜᱼᱟ ᱚᱱᱟ ᱛᱷᱟᱱ ᱥᱮᱫ ᱜᱮ ᱠᱟᱹᱴᱤᱡ ᱫᱮᱞᱟ ᱢᱟᱲᱟᱝ ᱵᱚᱱ ᱥᱮᱱ ᱞᱮᱱ ᱜᱮ

ᱡᱚᱦᱟᱨ ᱜᱮ ᱚᱠᱟ ᱠᱷᱚᱱᱟᱜ ᱯᱮ ᱦᱮᱡ ᱟᱠᱟᱱᱟ ᱥᱤᱡᱩᱣᱟ ᱠᱷᱚᱡᱟᱜ ᱟᱨ ᱮᱱᱮᱡ ᱟᱠᱚ ᱥᱮ ᱯᱮ ᱟᱹᱣᱨᱤᱭᱟ ᱟᱹᱣᱨᱤᱭᱟ ᱱᱤᱛᱚᱜ ᱱᱤᱛᱚᱜ ᱜᱮᱞᱮ ᱦᱮᱡ ᱟᱠᱟᱱᱟ ᱟᱨ ᱛᱤᱨᱮ ᱯᱮ ᱮᱱᱮᱡᱟ ᱟᱫᱚ ᱟᱯᱮ ᱮᱱᱮᱡ ᱦᱩᱭᱩᱜ ᱱᱟ ᱟᱨᱚ ᱜᱟᱛᱮ ᱠᱚ ᱟᱹᱣᱨᱤ ᱠᱚ ᱦᱤᱡᱩᱜ ᱛᱟᱞᱮᱭᱟ ᱟᱪᱪᱷᱟ ᱟᱪᱪᱷᱟ ᱟᱨ ᱱᱚᱰᱮ ᱡᱟᱦᱟᱸ ᱱᱤᱛᱚᱜ ᱱᱤᱛᱚᱜ ᱡᱟᱦᱟᱸᱭ ᱠᱚ ᱮᱱᱮᱡ ᱮᱫᱟ ᱠᱚ ᱱᱩᱠᱩ ᱠᱚ ᱧᱮᱞᱛᱮ ᱛᱤᱱᱟᱹᱜ ᱨᱟᱹᱥᱠᱟᱹ ᱵᱩᱡᱷᱟᱹᱜ ᱠᱟᱱᱟ ᱥᱮ ᱵᱟᱝᱟ ᱦᱚᱸ ᱨᱟᱹᱥᱠᱟᱹ ᱵᱩᱡᱷᱟᱹᱜ ᱠᱟᱱ ᱜᱮᱭᱟ ᱟᱹᱰᱤ ᱨᱟᱹᱥᱠᱟᱹ ᱦᱚᱸ ᱟᱨ ᱫᱤᱫᱤ ᱢᱤᱫᱴᱮᱡ ᱠᱩᱠᱞᱤ ᱛᱟᱦᱮᱱ ᱠᱟᱱᱟ ᱵᱟᱦᱟ ᱫᱚ ᱪᱮᱫᱟᱜ ᱵᱚᱱ ᱵᱚᱸᱜᱟᱭᱟ? ᱪᱟᱞ ᱫᱚ ᱩᱱᱟᱹᱜ ᱫᱚ ᱤᱧ ᱫᱚ ᱵᱟᱹᱧ ᱞᱟᱹᱭ ᱫᱟᱲᱮᱭᱟᱜᱼᱟ ᱱᱩᱠᱩ ᱫᱤᱫᱤ ᱛᱮᱠᱚ ᱡᱟᱦᱟᱸᱭ ᱠᱩᱠᱞᱤ ᱫᱚᱦᱚ ᱞᱮᱱᱟ ᱵᱟᱦᱟ ᱵᱚᱸᱜᱟ ᱨᱮᱱᱟᱜ ᱢᱮᱱᱠᱷᱟᱱ ᱚᱱᱟ ᱵᱟᱠᱚ ᱞᱟᱹᱭ ᱫᱟᱲᱮᱭᱟᱜ ᱠᱟᱱᱟ ᱠᱚ ᱛᱚ ᱴᱷᱤᱠ ᱜᱮᱭᱟ ᱛᱚ ᱛᱤᱱᱟᱹ ᱮᱴᱟᱜ ᱠᱚᱵᱚᱱ ᱠᱩᱞᱤ ᱠᱚᱣᱟ ᱫᱤᱫᱤ ᱟᱵᱤᱱ ᱵᱤᱱ ᱞᱟᱹᱭ ᱫᱟᱲᱮᱭᱟᱜᱼᱟ ᱵᱟᱦᱟ ᱪᱮᱫᱟᱜ ᱵᱚᱱ ᱵᱚᱸᱜᱟᱭᱟ? ᱜᱚᱝᱠᱮ ᱡᱚᱦᱟᱨ ᱜᱮ ᱡᱚᱦᱟᱨ ᱜᱮ ᱡᱚᱦᱟᱨ ᱜᱮ ᱚᱠᱟ ᱠᱷᱚᱱᱟᱜ ᱵᱤᱱ ᱦᱮᱡ ᱟᱠᱟᱱᱟ ᱟᱹᱞᱤᱧ ᱫᱚ ᱱᱚᱣᱟ ᱵᱩᱫᱷᱤ ᱟᱸᱜᱟ ᱥᱩᱨ ᱠᱷᱚᱡ ᱟᱨ ᱱᱚᱣᱟ ᱫᱚ ᱪᱮᱫ ᱪᱮᱫ ᱮᱱᱮᱡ ᱠᱟᱱ ᱛᱟᱵᱚᱱᱟ ᱱᱚᱣᱟ ᱱᱚᱣᱟ ᱫᱚ ᱟᱵᱚᱣᱟᱜ ᱵᱟᱦᱟ ᱮᱱᱮᱡ ᱠᱟᱱᱟ ᱵᱟᱦᱟ ᱮᱱᱮᱡ ᱠᱟᱱᱟ ᱟᱹᱵᱤᱱ ᱮᱱᱮᱡ ᱠᱟᱱ ᱥᱟᱹᱨᱤ ᱟᱹᱞᱤᱧ ᱫᱚ ᱮᱱᱟᱝ ᱞᱤᱧ ᱮᱱᱮᱡ ᱟᱠᱟᱫ ᱢᱤᱫ ᱫᱷᱟᱣ ᱞᱤᱧ ᱵᱚᱸᱜᱟ ᱠᱟᱛᱮᱫ ᱢᱤᱫ ᱫᱷᱟᱣ ᱞᱮ ᱫᱚᱱ ᱟᱠᱟᱫ ᱮᱱᱟᱝ ᱱᱤᱛᱚᱜ ᱱᱟᱜ ᱟᱹᱰᱤ ᱨᱟᱹᱥᱠᱟᱹ ᱜᱮ ᱵᱩᱡᱷᱟᱹᱜ ᱠᱟᱱᱟ ᱱᱚᱣᱟ ᱟᱨ ᱱᱚᱣᱟ ᱟᱵᱚ ᱫᱤᱥᱚᱢ ᱵᱟᱦᱟ ᱠᱟᱱ ᱛᱟᱵᱚᱱᱟ ᱛᱚ ᱫᱤᱥᱚᱢ ᱵᱟᱦᱟ ᱫᱤᱥᱚᱢ ᱡᱟᱦᱮᱨ ᱜᱟᱲ ᱫᱤᱥᱚᱢ ᱟᱨ ᱫᱤᱥᱚᱢ ᱵᱟᱦᱟ ᱱᱩᱠᱩ ᱡᱟᱦᱟᱸ ᱮᱱᱮᱡ ᱮᱫᱟ ᱠᱚ ᱫᱚᱱ ᱮᱫᱟ ᱠᱚ ᱱᱩᱠᱩ ᱧᱮᱞᱛᱮ ᱟᱹᱵᱤᱱ ᱛᱤᱱᱟᱹᱜ ᱨᱟᱹᱥᱠᱟᱹ ᱵᱤᱱ ᱵᱩᱡᱷᱟᱹᱣᱮᱫᱼᱟ ᱟᱹᱰᱤ ᱨᱟᱹᱥᱠᱟᱹ ᱞᱤᱧ ᱵᱩᱡᱷᱟᱹᱣ ᱟᱹᱰᱤ ᱥᱟᱸᱜᱮ ᱞᱤᱧ ᱧᱮᱞᱮᱫ ᱠᱚᱣᱟ ᱟᱹᱰᱤ ᱨᱟᱹᱥᱠᱟᱹ ᱟᱹᱰᱤ ᱨᱚᱢᱚᱡᱽ ᱟᱨ ᱱᱚᱝᱠᱟ ᱟᱨᱚ ᱡᱟᱦᱟᱸ ᱠᱚᱨᱮ ᱵᱤᱱ ᱧᱮᱞ ᱵᱟᱲᱟ ᱟᱠᱟᱫᱼᱟ ᱨᱟᱹᱥᱠᱟᱹ ᱱᱚᱝᱠᱟ ᱨᱟᱹᱥᱠᱟᱹ ᱟᱨᱚ ᱟᱭᱢᱟ ᱡᱟᱭᱜᱟ ᱱᱚᱝᱠᱟ ᱜᱮ ᱱᱟᱜ ᱦᱩᱭ ᱵᱟᱲᱟᱭᱮᱱ ᱜᱮ ᱛᱟᱵᱚᱱᱟ ᱵᱚᱲᱟ ᱜᱩᱲᱟᱹ ᱨᱮ ᱟᱨᱚ ᱚᱱᱠᱟ ᱜᱮ ᱱᱚᱝᱠᱟ ᱫᱤᱥᱚᱢ ᱡᱟᱦᱮᱨ ᱜᱟᱲ ᱜᱚᱴᱟ ᱜᱮ ᱦᱩᱭ ᱤᱫᱤᱜ ᱠᱟᱱ ᱛᱟᱵᱚᱱᱟ ᱟᱪᱪᱷᱟ ᱜᱚᱢᱠᱮ ᱢᱤᱫᱴᱮᱱ ᱠᱩᱠᱞᱤ ᱞᱤᱧ ᱫᱚᱦᱚᱭᱟ ᱵᱟᱦᱟ ᱫᱚ ᱪᱮᱫᱟᱜ ᱵᱚᱱ ᱵᱚᱸᱜᱟᱭᱟ ᱟᱵᱚ ᱥᱟᱱᱛᱟᱲ ᱥᱟᱶᱛᱟ ᱨᱮ ᱵᱟᱦᱟ ᱵᱚᱸᱜᱟ ᱫᱚ

ᱵᱟᱦᱟ ᱵᱚᱸᱜᱟ ᱫᱚ ᱪᱟᱜ ᱵᱚᱱ ᱵᱚᱸᱜᱟ ᱵᱩᱨᱩᱭᱟ ᱟᱫᱚ ᱥᱮᱫᱟᱭ ᱦᱟᱯᱲᱟᱢ ᱠᱚ ᱥᱮᱫᱟᱭ ᱢᱟᱱᱮ ᱦᱟ- ᱯᱟᱹᱦᱤᱞ ᱦᱟᱯᱲᱟᱢ ᱠᱚ ᱱᱚᱝᱠᱟ ᱠᱚ ᱢᱟᱱᱮ ᱠᱚ ᱵᱚᱸᱜᱟ ᱵᱩᱨᱩ ᱟᱹᱜᱩ ᱟᱠᱟᱫ ᱛᱮ ᱟᱵᱚ ᱩᱱᱠᱩᱣᱟᱜ ᱛᱩᱞᱩᱡ ᱛᱮᱵᱚᱱ ᱵᱚᱸᱜᱟ ᱵᱩᱨᱩ ᱧᱮᱞ ᱩᱯᱚᱨ ᱧᱮᱞ ᱜᱮ ᱪᱟᱞᱟᱜ ᱠᱟᱱᱟ ᱦᱮᱸ ᱧᱮᱞ ᱩᱯᱚᱨ ᱧᱮᱞ ᱜᱮ ᱪᱟᱞᱟᱜ ᱠᱟᱱᱟ ᱵᱟᱵᱚᱱ ᱵᱟᱲᱟᱭᱟ ᱪᱮᱫᱟᱜ ᱵᱚᱱ ᱵᱚᱸᱜᱟᱭᱟ ᱢᱮᱱᱛᱮ ᱦᱳᱭ, ᱦᱳᱭ, ᱟᱫᱚ ᱮᱱᱠᱷᱟᱱ ᱫᱚ ᱟᱵᱚᱨᱮᱱ ᱢᱟ ᱱᱚᱜᱼᱚ ᱱᱚᱝᱠᱟ ᱢᱟᱱᱮ ᱡᱟᱦᱟᱸᱨᱮ ᱵᱤᱨ ᱜᱟᱡᱟᱲ ᱚᱠᱟᱨᱮ ᱢᱟᱱᱮ ᱚᱱᱟ ᱫᱷᱤᱨᱤ ᱵᱩᱨᱩ ᱟᱵᱚ ᱫᱚ ᱚᱱᱟ ᱨᱮᱜᱮ ᱵᱚᱸᱜᱟ ᱵᱩᱨᱩ ᱫᱚ ᱫᱤᱠᱩ ᱥᱚᱢᱟᱡᱽ ᱟᱵᱚᱨᱮᱱ ᱵᱚᱸᱜᱟ ᱵᱩᱨᱩ ᱢᱟ ᱢᱟᱱᱮ ᱫᱷᱤᱨᱤ ᱜᱮ ᱛᱟᱵᱚᱱ ᱵᱚᱸᱜᱟ ᱫᱟᱨᱮ ᱜᱮ ᱛᱟᱵᱚᱱ ᱡᱟᱦᱮᱨ ᱜᱟᱲ ᱴᱷᱤᱠ ᱟᱭᱢᱟ ᱥᱟᱨᱦᱟᱣ ᱞᱤᱧ ᱪᱟᱞᱟᱣ ᱵᱤᱱᱟ ᱛᱚ ᱟᱨ ᱱᱚᱣᱟ ᱵᱟᱦᱟ ᱵᱚᱸᱜᱟ ᱨᱮ ᱪᱮᱫ ᱪᱮᱫ ᱵᱟᱦᱟ ᱵᱚᱠᱚ ᱵᱚᱱ ᱵᱚᱸᱜᱟ ᱫᱟᱲᱮᱭᱟᱜᱼᱟ ᱡᱟᱦᱮᱨ ᱜᱟᱲ ᱨᱮ ᱵᱟᱦᱟ ᱫᱚ ᱡᱟᱦᱟᱸ ᱛᱤᱱᱟᱹᱜ ᱱᱚᱜᱼᱚᱭ ᱡᱮᱢᱚᱱ ᱵᱟᱦᱟᱜ ᱠᱟᱱᱟ ᱢᱟᱛᱠᱚᱢ ᱵᱟᱦᱟ ᱥᱟᱨᱡᱚᱢ ᱵᱟᱦᱟ ᱟᱨᱚ ᱡᱟᱦᱟᱸ ᱤᱱᱟᱹ ᱠᱚᱜᱮ ᱦᱟᱸᱜ ᱢᱟᱱᱮ ᱵᱚᱪᱷᱚᱨ ᱢᱤᱫ ᱫᱷᱟᱣ ᱡᱟᱦᱟᱸᱴᱟᱜ ᱵᱟᱦᱟᱜᱼᱟ ᱚᱱᱟ ᱜᱮᱵᱚᱱ ᱵᱚᱸᱜᱟ ᱵᱩᱨᱩᱭᱟ ᱦᱮᱸ ᱥᱮ ᱮᱴᱟᱜ ᱢᱟ ᱧᱮᱞ ᱵᱤᱱ ᱡᱮᱢᱚᱱ ᱡᱟᱦᱟᱱᱟᱜ ᱟᱹᱰᱤ ᱠᱚ ᱵᱟᱦᱟ ᱦᱳᱭ ᱟᱫᱚ ᱚᱱᱟ ᱥᱟᱨᱡᱚᱢ ᱟᱨ ᱢᱟᱛᱠᱚᱢ ᱵᱟᱦᱟ ᱚᱱᱟ ᱫᱚ ᱵᱚᱪᱷᱚᱨ ᱨᱮ ᱢᱤᱫ ᱫᱷᱟᱣ ᱵᱚᱱ ᱵᱚᱸᱜᱟ ᱵᱩᱨᱩᱭᱟ ᱟᱨ ᱠᱩᱠᱞᱤ ᱱᱚᱰᱮ ᱱᱚᱣᱟ ᱟᱨ ᱚᱱᱟ ᱥᱟᱶᱛᱮ ᱤᱭᱟᱹ ᱦᱟᱴ ᱵᱟᱦᱟ ᱟᱨᱚ ᱚᱱᱟ ᱥᱟᱶᱛᱮ ᱟᱨᱚ ᱦᱮᱱᱟᱜ ᱜᱮᱭᱟ ᱜᱩᱨᱞᱩ ᱵᱟᱦᱟ ᱠᱚ ᱪᱮᱫ ᱠᱚ ᱟᱹᱰᱤ ᱨᱚᱠᱚᱢ ᱡᱟᱦᱟᱸ ᱡᱟᱦᱟᱸ ᱥᱮᱨᱢᱟ ᱨᱮ ᱢᱟᱱᱮ ᱢᱤᱫ ᱫᱷᱟᱣ ᱜᱮ ᱚᱱᱟ ᱫᱚ ᱵᱟᱦᱟ ᱡᱚᱜᱼᱟ ᱥᱮᱨᱢᱟ ᱨᱮ ᱜᱚᱢᱠᱮ ᱱᱤᱭᱟᱹ ᱵᱤᱱ ᱞᱟᱹᱭ ᱫᱟᱲᱮᱭᱟᱜᱼᱟ ᱢᱟᱱᱮ ᱡᱟᱦᱮᱨ ᱥᱟᱹᱲᱤᱢ ᱫᱚ ᱪᱮᱫ ᱛᱮᱵᱚᱱ ᱫᱟᱞᱚᱵᱟ ᱡᱟᱦᱮᱨ ᱥᱟᱹᱲᱤᱢ ᱫᱚᱵᱚᱱ ᱫᱟᱞᱚᱵᱟ